ᱡᱚᱦᱟᱨ ᱜᱮ ᱥᱟᱱᱟᱢ ᱧᱮᱧᱮᱞᱤᱭᱟᱹ ᱠᱚ ᱟᱯᱮ ᱯᱮ ᱧᱮᱞᱮᱫᱼᱟ ᱮᱱᱮᱡ ᱥᱮᱨᱮᱧ ᱤᱭᱩᱴᱩᱵᱽ ᱪᱮᱱᱮᱞ ᱛᱚ ᱱᱚᱣᱟ ᱵᱷᱤᱰᱤᱭᱳ ᱨᱮᱫᱚᱧ ᱞᱟᱹᱭ ᱟᱯᱮᱭᱟ ᱜᱩᱜᱩᱞ ᱰᱨᱟᱭᱤᱵᱷ ᱫᱚ ᱪᱮᱫ ᱠᱟᱱᱟ ᱡᱟᱦᱟᱸᱭ ᱠᱚᱯᱮ ᱵᱟᱲᱟᱭᱟ ᱜᱩᱜᱩᱞ ᱰᱨᱟᱭᱤᱵᱷ ᱫᱚ ᱪᱮᱫ ᱠᱟᱱᱟ ᱩᱱᱠᱩ ᱠᱚᱫᱚ ᱱᱚᱣᱟ ᱵᱷᱤᱰᱤᱭᱳ ᱫᱚ ᱟᱞᱚ ᱵᱚᱱ ᱧᱮᱞ ᱢᱟ ᱡᱟᱦᱟᱸᱭ ᱵᱟᱯᱮ ᱵᱟᱲᱟᱭᱟ ᱩᱱᱠᱩ ᱠᱚᱜᱮ ᱵᱚᱱ ᱧᱮᱞ ᱢᱟ ᱛᱚ ᱟᱵᱚ ᱡᱩᱫᱤ ᱰᱮᱴᱟ ᱚᱱ ᱠᱟᱛᱮᱫ ᱯᱞᱮ ᱥᱴᱳᱨ ᱵᱚᱱ ᱳᱯᱮᱱᱟ ᱳᱯᱮᱱ ᱠᱟᱛᱮ ᱚᱞ ᱟᱵᱚᱱ ᱰᱨᱟᱭᱤᱵᱷ ᱛᱚ ᱯᱳᱭᱞᱳ ᱨᱮᱜᱮ ᱜᱩᱜᱳᱞ ᱰᱨᱟᱭᱤᱵᱷ ᱧᱩᱛᱩᱢᱟᱱ ᱟᱵᱚ ᱢᱤᱫᱴᱮᱱ ᱮᱯᱥ ᱦᱤᱡᱩᱜᱼᱟ ᱚᱱᱟ ᱵᱚᱱ ᱤᱱᱥᱴᱚᱞᱟ ᱛᱚ ᱤᱱᱥᱴᱚᱞ ᱢᱟᱲᱟᱝ ᱟᱨ ᱢᱤᱫ ᱫᱷᱟᱣ ᱤᱧ ᱞᱟᱹᱭ ᱞᱮᱯᱮ ᱞᱟᱹᱭ ᱟᱯᱮ ᱞᱮᱜᱮ ᱱᱚᱣᱟ ᱰᱨᱟ ᱜᱩᱜᱳᱞ ᱰᱨᱟᱭᱤᱵᱷ ᱫᱚ ᱪᱮᱫ ᱠᱟᱱᱟ ᱱᱚᱣᱟ ᱫᱚ ᱜᱩᱜᱳᱞ ᱠᱳᱢᱯᱟᱱᱤᱭᱟᱜ ᱢᱤᱫᱴᱮᱱ ᱮᱯᱥ ᱠᱟᱱᱟ ᱡᱟᱦᱟᱸ ᱫᱟᱨᱟᱭ ᱛᱮ ᱟᱵᱚ ᱯᱚᱱᱮᱨᱚ ᱡᱤᱵᱤ ᱥᱴᱳᱨᱮᱡᱽ ᱥᱮ ᱯᱷᱟᱸᱠᱟ ᱡᱟᱭᱜᱟ ᱵᱚᱱ ᱧᱟᱢᱟ ᱢᱮᱢᱳᱨᱤ ᱵᱚᱱ ᱧᱟᱢᱟ ᱚᱸᱰᱮ ᱟᱵᱚ ᱟᱵᱚᱣᱟᱜ ᱡᱟᱦᱟᱱᱟᱜ ᱯᱷᱟᱭᱤᱞ ᱯᱷᱳᱴᱳ ᱰᱚᱠᱳᱢᱮᱱᱴ ᱠᱚ ᱛᱟᱦᱮᱱᱟ ᱚᱱᱟ ᱱᱚᱣᱟ ᱨᱮᱵᱚᱱ ᱟᱯᱞᱳᱰ ᱠᱟᱛᱮᱫ ᱵᱚᱱ ᱫᱚᱦᱚ ᱫᱟᱲᱮᱭᱟᱜᱼᱟ ᱮᱢᱚᱱ ᱮᱢᱚᱱ ᱥᱚᱢᱚᱭ ᱦᱤᱡᱩᱜᱼᱟ ᱡᱚᱠᱷᱚᱱ ᱟᱵᱚ ᱵᱟᱫᱽᱫᱷᱚ ᱠᱚᱨᱮ ᱟᱵᱚ ᱯᱷᱳᱱ ᱢᱟᱱᱮ ᱨᱤᱥᱮᱴ ᱢᱟᱨᱟᱣ ᱞᱟᱜᱟᱣ ᱵᱚᱱᱟ ᱡᱟᱨ ᱠᱟᱨᱚᱱ ᱛᱮ ᱥᱟᱱᱟᱢᱟᱜ ᱯᱷᱳᱱ ᱨᱮᱱᱟᱜ ᱟᱵᱚ ᱰᱤᱞᱤᱴᱚᱜ ᱛᱟᱵᱚᱱᱟ ᱥᱮ ᱟᱵᱚ ᱵᱚᱱ ᱟᱫ ᱢᱟᱱᱮ ᱟᱫ ᱞᱟᱜᱟᱣ ᱵᱚᱱᱟ ᱥᱮ ᱵᱟᱭᱪᱟᱱᱥ ᱛᱮ ᱡᱩᱫᱤ ᱯᱷᱳᱴᱳ ᱠᱚᱠᱚ ᱰᱤᱞᱤᱴ ᱮᱱᱟ ᱛᱟᱦᱚᱞᱮ ᱟᱫᱚ ᱵᱟᱵᱚᱱ ᱩᱫᱷᱟᱹᱨ ᱧᱟᱢ ᱫᱟᱲᱮᱭᱟᱠᱚᱣᱟ ᱢᱟᱱᱮ ᱡᱚᱛᱚ ᱞᱚᱥ ᱮᱱᱟ ᱛᱚ ᱱᱚᱣᱟ ᱡᱩᱫᱤ ᱵᱚᱱ ᱠᱟᱹᱢᱤ ᱠᱟᱜᱼᱟ ᱢᱟᱲᱟᱝ ᱠᱷᱚᱱ ᱛᱟᱦᱚᱞᱮ ᱟᱵᱚ ᱱᱚᱰᱮ ᱠᱷᱚᱱ ᱵᱚᱱ ᱰᱟᱣᱩᱱᱞᱳᱰ ᱫᱟᱲᱮᱭᱟᱠᱚᱣᱟ ᱚᱱᱟ ᱠᱷᱟᱹᱛᱤᱨ ᱛᱮ ᱰᱮᱴᱟ ᱚᱱ ᱠᱟᱛᱮ ᱱᱚᱣᱟ ᱮᱯᱥ ᱡᱩᱫᱤ ᱵᱚᱱ ᱰᱟᱣᱩᱱᱞᱳᱰᱟ ᱰᱟᱣᱩᱱᱞᱳᱰ ᱠᱟᱛᱮ ᱡᱩᱫᱤ ᱵᱚᱱ ᱳᱯᱮᱱᱟ ᱳᱯᱮᱱ ᱞᱮᱠᱷᱟᱱ ᱟᱵᱚ ᱱᱚᱣᱟ ᱮᱯᱥ ᱫᱚ ᱤᱼᱢᱮᱞ ᱛᱮ ᱢᱟᱱᱮ ᱞᱚᱜᱤᱱᱚᱜ ᱛᱟᱵᱚᱱᱟ ᱡᱟᱦᱟᱸ ᱤᱼᱢᱮᱞ ᱛᱮ ᱟᱵᱚ ᱯᱞᱮ ᱥᱴᱳᱨ ᱥᱮ ᱤᱭᱩᱴᱩᱵᱽ ᱞᱚᱜᱤᱱ ᱢᱮᱱᱟᱜᱼᱟ ᱛᱚ ᱪᱮᱛᱟᱱ ᱠᱚᱱ ᱨᱮᱯᱮ ᱧᱮᱞ ᱮᱫᱟ ᱤᱢᱮᱞ ᱨᱮᱱᱟᱜ ᱟᱭᱠᱚᱱ ᱤᱢᱮᱞ ᱨᱮ ᱡᱟᱦᱟᱸ ᱯᱨᱳᱯᱷᱟᱭᱤᱞ ᱟᱭᱠᱚᱱ ᱚᱱᱟ ᱛᱚ ᱱᱚᱰᱮ ᱡᱮᱧ ᱴᱮᱯᱟ ᱛᱚ ᱧᱮᱞ ᱫᱟᱯᱮ ᱤᱢᱮᱞ ᱦᱮᱱᱟᱜᱼᱟ ᱮᱢ ᱢᱤᱥᱴᱟᱨ ᱵᱩᱨᱩᱥ ᱱᱚᱣᱟᱛᱮ ᱞᱚᱜᱽ ᱤᱱ ᱢᱮᱱᱟᱜᱼᱟ ᱟᱯᱮᱭᱟᱜ ᱦᱚᱸ ᱱᱚᱝᱠᱟ ᱜᱮ ᱨᱟᱠᱟᱵᱼᱟ ᱡᱩᱫᱤ ᱤᱢᱮᱞ ᱛᱮ ᱢᱟᱱᱮ ᱯᱷᱳᱱ ᱞᱚᱜᱽ ᱤᱱ ᱵᱟᱹᱱᱩᱜ ᱛᱟᱯᱮᱭᱟ ᱛᱟᱦᱚᱞᱮ ᱥᱟᱭᱤᱱ ᱤᱱ ᱨᱟᱠᱟᱵᱼᱟ ᱥᱟᱭᱤᱱ ᱤᱱ ᱪᱮᱫ ᱤᱱᱨᱮ ᱟᱯᱮ ᱤᱢᱮᱞ ᱮᱢᱟᱜ ᱯᱮ ᱯᱟᱥᱚᱣᱟᱨᱰ ᱮᱢᱟᱜ ᱯᱮ ᱟᱯᱮᱭᱟᱜ ᱛᱚᱵᱮ ᱠᱷᱟᱡ ᱜᱮ ᱟᱯᱮᱭᱟᱜ ᱞᱚᱜᱤᱱᱚᱜ ᱛᱟᱯᱮᱭᱟ ᱛᱚ ᱪᱮᱫ ᱞᱮᱠᱟ ᱠᱟᱛᱮ ᱵᱚᱱ ᱟᱯᱞᱳᱰᱟ ᱚᱱᱟ ᱜᱮ ᱱᱤᱛᱚᱜ ᱵᱚᱱ ᱧᱮᱞᱟ ᱚᱱᱟ ᱠᱷᱟᱹᱛᱤᱨ ᱛᱮ ᱞᱟᱛᱟᱨ ᱨᱮᱯᱮ ᱧᱮᱞ ᱮᱫᱟ ᱯᱞᱟᱥ ᱟᱭᱠᱚᱱ ᱱᱚᱣᱟ ᱨᱮ ᱠᱞᱤᱠ ᱞᱟᱜᱟᱣ ᱵᱚᱱᱟ ᱛᱟᱨᱯᱚᱨ ᱡᱩᱫᱤ ᱯᱷᱟᱭᱤᱞ ᱢᱮᱱᱮᱡᱟᱨ ᱞᱮᱠᱟ ᱯᱷᱳᱞᱰᱟᱨ ᱠᱚ ᱵᱮᱱᱟᱣ ᱥᱟᱱᱟ ᱵᱚᱱᱟ ᱟᱞᱟᱫᱟ ᱟᱞᱟᱫᱟ ᱛᱟᱦᱚᱞᱮ ᱯᱷᱳᱞᱰᱟᱨ ᱨᱮ ᱠᱞᱤᱠ ᱠᱟᱛᱮ ᱯᱷᱳᱞᱰᱟᱨ ᱵᱚᱱ ᱵᱮᱱᱟᱣᱟ ᱛᱚ ᱯᱷᱳᱞᱰᱟᱨ ᱨᱤᱧ ᱠᱞᱤᱠ ᱠᱮᱫᱟ ᱯᱷᱳᱞᱰᱟᱨ ᱨᱮᱱᱟᱜ ᱧᱩᱛᱩᱢ ᱢᱤᱫᱴᱮᱱᱤᱧ ᱮᱢᱟᱜ ᱠᱟᱱᱟ ᱯᱷᱳ ᱛᱚ ᱯᱷᱚᱴᱳ ᱱᱚᱸᱰᱮ ᱯᱷᱚᱴᱳ ᱯᱷᱳᱞᱰᱟᱨ ᱨᱮ ᱯᱷᱚᱴᱳ ᱵᱚᱱ ᱫᱚᱦᱚ ᱠᱚᱣᱟ ᱯᱷᱚᱴᱳ ᱯᱷᱳᱞᱰᱟᱨ ᱨᱮ ᱚᱞ ᱠᱟᱛᱮᱫ ᱠᱨᱤᱭᱮᱴ ᱨᱮ ᱠᱞᱤᱠ ᱞᱟᱜᱟᱣ ᱵᱚᱱᱟ ᱛᱚᱵᱮ ᱠᱷᱟᱱ ᱜᱮ ᱢᱤᱫᱴᱮᱱ ᱯᱷᱳᱞᱰᱟᱨ ᱵᱮᱱᱟᱜᱼᱟ ᱧᱮᱞ ᱫᱟᱵᱮᱱ ᱵᱮᱱᱟᱣ ᱟᱠᱟᱱᱟ ᱛᱚ ᱱᱚᱣᱟ ᱨᱮ ᱠᱞᱤᱠ ᱠᱟᱛᱮᱫ ᱱᱚᱣᱟ ᱵᱷᱤᱛᱤᱨ ᱨᱮ ᱯᱷᱚᱴᱳ ᱡᱩᱫᱤ ᱫᱚᱦᱚ ᱥᱟᱱᱟ ᱵᱚᱱᱟ ᱱᱚᱝᱠᱟ ᱤᱱᱴᱟᱨᱯᱷᱮᱥ ᱨᱮ ᱫᱤᱥ ᱯᱷᱳᱞᱰᱟᱨ ᱤᱡᱽ ᱮᱢᱯᱴᱤ ᱢᱟᱱᱮ ᱠᱷᱟᱹᱞᱤ ᱜᱮᱭᱟ ᱪᱮᱫ ᱦᱚᱸ ᱵᱟᱹᱱᱩᱜᱼᱟ ᱛᱚ ᱱᱚᱸᱰᱮ ᱦᱚᱸ ᱱᱚᱣᱟ ᱯᱷᱳᱞᱰᱟᱨ ᱵᱷᱤᱛᱤᱨ ᱨᱮ ᱯᱷᱚᱴᱳ ᱵᱚᱱ ᱟᱯᱞᱳᱰ ᱠᱚᱣᱟ ᱛᱚ ᱚᱱᱟ ᱠᱷᱟᱹᱛᱤᱨ ᱛᱮ ᱟᱨᱚ ᱯᱞᱟᱥ ᱟᱭᱠᱚᱱ ᱨᱮ ᱠᱞᱤᱠ ᱞᱟᱜᱟᱣ ᱵᱚᱱᱟ ᱱᱚᱣᱟ ᱨᱮ ᱠᱞᱤᱠ ᱠᱟᱛᱮᱫ ᱧᱮᱞ ᱫᱟᱯᱮ ᱟᱯᱞᱳᱰ ᱟᱯᱞᱳᱰ ᱚᱯᱥᱮᱱ ᱨᱮ ᱠᱞᱤᱠ ᱞᱟᱜᱟᱣ ᱵᱚᱱᱟ ᱛᱚᱵᱮ ᱠᱷᱟᱱ ᱜᱮ ᱟᱵᱚᱣᱟᱜ ᱨᱤᱥᱮᱱᱴ ᱯᱷᱟᱭᱤᱞ ᱠᱚ ᱦᱤᱡᱩᱜᱼᱟ ᱟᱨ ᱡᱩᱫᱤ ᱱᱚᱰᱮ ᱠᱷᱚᱱ ᱵᱟᱝ ᱪᱚᱭᱮᱥ ᱟᱵᱚᱱ ᱠᱟᱱᱟ ᱡᱩᱫᱤ ᱜᱮᱞᱟᱨᱤ ᱠᱷᱚᱱ ᱪᱚᱭᱮᱥ ᱥᱟᱱᱟᱭᱮᱫ ᱵᱚᱱᱟ ᱛᱟᱦᱚᱞᱮ ᱪᱮᱛᱟᱱ ᱞᱮᱸᱜᱟ ᱠᱳᱱ ᱨᱮ ᱡᱟᱦᱟᱸ ᱯᱮᱭᱟ ᱞᱟᱭᱤᱱ ᱧᱮᱞᱚᱜ ᱠᱟᱱᱟ ᱚᱸᱰᱮ ᱱᱚᱣᱟ ᱠᱚ ᱱᱚᱰᱮ ᱠᱞᱤᱠ ᱞᱟᱜᱟᱣ ᱵᱚᱱᱟ ᱛᱟᱨᱯᱚᱨ ᱧᱮᱞ ᱫᱟᱯᱮ ᱟᱹᱰᱤ ᱟᱭᱢᱟ ᱚᱯᱥᱮᱱ ᱢᱮᱱᱟᱜᱼᱟ ᱢᱤᱭᱩᱡᱤᱠ

ᱧᱮᱞ ᱮᱫᱟᱯᱮ ᱵᱟᱨᱭᱟ ᱯᱷᱚᱴᱳ ᱟᱯᱞᱳᱰ ᱦᱩᱭ ᱠᱟᱱᱟ ᱟᱨ ᱢᱤᱫᱴᱮᱡ ᱵᱟᱹᱠᱤ ᱢᱮᱱᱟᱜᱼᱟ ᱛᱚ ᱪᱚᱞᱚ ᱛᱟᱺᱜᱤ ᱞᱮᱜᱮ ᱵᱚᱱ ᱛᱤᱨᱮ ᱟᱯᱞᱳᱰ ᱥᱟᱹᱛᱚᱜ ᱠᱟᱱᱟ ᱥᱟᱱᱟᱢ ᱯᱷᱚᱴᱳ ᱟᱯᱞᱳᱰ ᱦᱩᱭ ᱠᱟᱱᱟ ᱛᱚ ᱵᱮᱠ ᱨᱮᱵᱚᱱ ᱦᱤᱡᱩᱜᱼᱟ ᱨᱤᱥᱮᱱᱴ ᱵᱟᱴᱚᱱ ᱥᱮ ᱱᱚᱣᱟ ᱮᱢᱟᱜ ᱤᱧ ᱵᱚᱱᱫᱽ ᱠᱟᱫᱟ ᱛᱚ ᱜᱷᱩᱨᱮ ᱵᱚᱱ ᱳᱯᱮᱱᱟ ᱱᱤᱛᱚᱜ ᱵᱚᱱ ᱧᱮᱞᱟ ᱪᱮᱫ ᱞᱮᱠᱟ ᱠᱟᱛᱮᱫ ᱵᱚᱱ ᱰᱟᱣᱩᱱᱞᱳᱰᱟ ᱚᱱᱟ ᱠᱷᱟᱹᱛᱤᱨ ᱰᱨᱟᱭᱤᱵᱽ ᱵᱚᱱ ᱳᱯᱮᱱᱟ ᱰᱮᱴᱟ ᱠᱚ ᱚᱱ ᱜᱮ ᱛᱟᱦᱮᱱᱟ ᱛᱟᱨᱯᱚᱨ ᱧᱮᱞ ᱫᱟᱯᱮ ᱟᱵᱚᱣᱟᱜ ᱯᱷᱳᱞᱰᱟᱨ ᱦᱮᱡ ᱠᱟᱱᱟ ᱯᱷᱳᱴᱳ ᱡᱟᱦᱟᱸ ᱵᱷᱤᱛᱤᱨ ᱨᱮ ᱟᱵᱚ ᱯᱷᱳᱴᱳ ᱵᱚᱱ ᱫᱚᱦᱚ ᱠᱟᱜ ᱠᱚᱣᱟ ᱴᱮᱯ ᱟᱵᱚᱱ ᱛᱟᱨᱯᱚᱨ ᱯᱨᱚᱛᱮᱠᱴᱤ ᱯᱷᱳᱴᱳ ᱨᱮᱱᱟᱜ ᱡᱚᱡᱚᱢ ᱠᱚᱱ ᱨᱮᱯᱮ ᱧᱮᱞᱫᱟ ᱡᱚᱡᱚᱢ ᱯᱟᱥᱴᱟ ᱨᱮ ᱱᱚᱣᱟ ᱯᱮᱭᱟ ᱠᱟᱛᱮ ᱰᱚᱴ ᱢᱮᱱᱟᱜᱼᱟ ᱱᱚᱸᱰᱮ ᱠᱷᱚᱡ ᱚᱯᱥᱮᱱ ᱵᱚᱱ ᱧᱟᱢᱟ ᱛᱚ ᱚᱯᱥᱮᱱ ᱨᱮ ᱠᱞᱤᱠ ᱠᱟᱛᱮ ᱞᱟᱛᱟᱨ ᱨᱮᱯᱮ ᱧᱮᱞ ᱫᱟᱯᱮ ᱰᱟᱣᱩᱱᱞᱳᱰ ᱱᱚᱝᱠᱟ ᱯᱨᱚᱛᱮᱠᱴᱤ ᱯᱷᱳᱴᱳ ᱨᱮᱜᱮ ᱛᱟᱦᱮᱱᱟ ᱛᱚ ᱱᱚᱣᱟ ᱨᱮ ᱠᱞᱤᱠ ᱠᱟᱛᱮ ᱟᱵᱚ ᱵᱚᱱ ᱰᱟᱣᱩᱱᱞᱳᱰ ᱫᱟᱲᱮ ᱠᱚᱣᱟ ᱛᱚ ᱰᱟᱣᱩᱱᱞᱳᱰ ᱚᱣᱟᱱ ᱟᱭᱴᱮᱢ ᱰᱟᱣᱩᱱᱞᱳᱰᱮᱰ ᱪᱮᱛᱟᱱ ᱨᱮ ᱰᱟᱣᱩᱱᱞᱳᱰ ᱦᱩᱭᱩᱜ ᱠᱟᱱᱟ ᱰᱟᱣᱩᱱᱞᱳᱰ ᱦᱩᱭ ᱥᱟᱹᱛ ᱠᱟᱱᱟ ᱛᱚ ᱱᱚᱝᱠᱟ ᱠᱟᱛᱮ ᱵᱚᱱ ᱰᱟᱣᱩᱱᱞᱳᱰ ᱫᱟᱲᱮᱭᱟᱜᱼᱟ ᱡᱩᱫᱤ ᱱᱚᱣᱟ ᱯᱷᱳᱴᱳ ᱥᱠᱨᱤᱱ ᱥᱚᱴ ᱧᱩᱛᱩᱢ ᱚᱞ ᱦᱮᱱᱟᱜᱼᱟ ᱛᱚ ᱱᱚᱣᱟ ᱡᱩᱫᱤ ᱪᱮᱧᱡᱽ ᱥᱟᱱᱟ ᱵᱚᱱᱟ ᱯᱷᱳᱴᱳ ᱨᱮᱱᱟᱜ ᱧᱩᱛᱩᱢ ᱛᱟᱦᱚᱞᱮ ᱱᱚᱣᱟ ᱯᱮᱭᱟ ᱰᱚᱴ ᱨᱮᱵᱚᱱ ᱠᱞᱤᱠᱟ ᱛᱟᱨᱯᱚᱨ ᱨᱤᱱᱮᱢ ᱚᱯᱥᱮᱱ ᱵᱚᱱ ᱧᱟᱢᱟ ᱧᱮᱞ ᱫᱟᱯᱮ ᱨᱤᱱᱮᱢ ᱱᱚᱸᱰᱮ ᱱᱚᱣᱟ ᱨᱮᱵᱚᱱ ᱠᱞᱤᱠᱟ ᱛᱟᱨᱯᱚᱨ ᱱᱚᱣᱟ ᱯᱷᱳᱴᱳ ᱨᱮᱱᱟᱜ ᱧᱩᱛᱩᱢ ᱵᱚᱱ ᱪᱮᱧᱡᱽ ᱫᱟᱲᱮᱭᱟᱜᱼᱟ ᱠᱞᱤᱭᱟᱨ ᱪᱟᱵᱟ ᱠᱤᱫᱟᱹᱧ ᱡᱚᱛᱚ ᱛᱟᱨᱯᱚᱨ ᱡᱟᱦᱟᱱᱟᱜ ᱜᱤᱧ ᱚᱞ ᱞᱮᱫᱟ ᱡᱤ ᱚᱣᱟᱱ ᱡᱤ ᱚᱣᱟᱱ ᱠᱟᱛᱮ ᱨᱤᱱᱮᱢ ᱨᱮ ᱠᱞᱤᱠ ᱛᱚᱵᱮ ᱠᱷᱟᱡ ᱜᱮ ᱟᱵᱚᱣᱟᱜ ᱯᱷᱳᱴᱳ ᱨᱮᱱᱟᱜ ᱧᱩᱛᱩᱢ ᱪᱮᱧᱡᱽ ᱮᱱᱟ ᱛᱚ ᱱᱚᱝᱠᱟ ᱠᱟᱛᱮ ᱟᱵᱚ ᱵᱚᱱ ᱯᱷᱳᱴᱳ ᱨᱮᱱᱟᱜ ᱧᱩᱛᱩᱢ ᱵᱚᱱ ᱪᱮᱧᱡᱽ ᱫᱟᱲᱮᱭᱟᱜᱼᱟ ᱰᱟᱣᱩᱱᱞᱳᱰ ᱫᱟᱲᱮᱭᱟᱜ ᱵᱚᱱ ᱯᱷᱳᱴᱳ ᱵᱚᱱ ᱟᱯᱞᱳᱰ ᱫᱟᱲᱮ ᱠᱚᱣᱟ ᱵᱷᱤᱰᱤᱭᱳ ᱦᱚᱸᱵᱚᱱ ᱟᱯᱞᱳᱰ ᱫᱟᱲᱮᱭᱟᱜᱼᱟ ᱡᱟᱦᱟᱸ ᱠᱩᱥᱤ ᱟᱯᱮ ᱯᱮ ᱠᱩᱥᱤᱭᱟᱜᱼᱟ ᱚᱱᱟ ᱜᱮᱯᱮ ᱟᱯᱞᱳᱰ ᱫᱟᱲᱮᱭᱟᱜᱼᱟ ᱢᱟ ᱛᱟᱦᱚᱞᱮ ᱡᱚᱦᱟᱨ ᱜᱮ ᱵᱷᱤᱰᱤᱭᱳ ᱯᱟᱸᱪ ᱢᱤᱱᱤᱴ ᱦᱩᱭᱱᱟ ᱡᱟᱹᱱᱤᱡ ᱠᱷᱟᱡ ᱡᱟᱦᱟᱱᱟᱜ ᱯᱮ ᱥᱮᱬᱟ ᱫᱟᱲᱮᱭᱟᱫᱟ ᱤᱧᱤᱧ ᱟᱥᱚᱜᱼᱟ ᱥᱮᱬᱟ ᱫᱟᱲᱮ ᱠᱟᱫᱟ ᱯᱮ ᱡᱟᱦᱟᱱᱟᱜ ᱛᱚ ᱱᱚᱝᱠᱟ ᱜᱮ ᱟᱨᱚ ᱵᱷᱤᱰᱤᱭᱳ ᱮᱴᱟᱜ ᱵᱷᱤᱰᱤᱭᱳ ᱟᱛᱮᱫ ᱤᱧ ᱦᱤᱡᱩᱜᱼᱟ ᱢᱟ ᱛᱟᱦᱚᱞᱮ ᱵᱷᱤᱰᱤᱭᱳ ᱫᱚ ᱱᱚᱰᱮ ᱜᱤᱧ ᱢᱩᱪᱟᱹᱫ ᱮᱫᱟ